ᱠᱚ ᱥᱟᱹᱜᱩᱱ ᱡᱚᱦᱟᱨ ᱥᱟᱶᱛᱮ ᱟᱹᱞᱤᱧᱟᱜ ᱱᱟᱣᱟ ᱵᱷᱤᱰᱤᱭᱳ ᱯᱟᱥᱴᱟ ᱠᱚᱨᱟ ᱯᱮ ᱥᱟᱱᱟᱢ ᱠᱚ ᱥᱟᱹᱜᱩᱱ ᱫᱟᱨᱟᱢ ᱟᱨ ᱱᱤᱛᱚᱜ ᱴᱟᱭᱤᱢ ᱦᱩᱭᱩᱜ ᱠᱟᱱᱟ ᱧᱮᱞ ᱞᱮᱜᱮ ᱟᱯᱮ ᱛᱟᱱᱮ ᱟᱹᱭᱩᱵ ᱥᱮᱛᱟᱜ ᱫᱚ ᱵᱟᱝ ᱠᱟᱱᱟ ᱟᱹᱭᱩᱵᱚᱜ ᱠᱟᱱᱟ ᱛᱚ ᱛᱮᱦᱮᱧᱟᱜ ᱯᱞᱟᱱᱤᱝ ᱦᱩᱭᱩᱜ ᱠᱟᱱᱟ ᱛᱮᱦᱮᱧ ᱫᱚ ᱠᱷᱟᱱᱴᱟᱲ ᱜᱩᱞᱜᱩᱞᱟ ᱵᱮᱱᱟᱜᱼᱟ ᱛᱚ ᱠᱷᱟᱱᱴᱟᱲ ᱜᱩᱞᱜᱩᱞᱟ ᱵᱮᱱᱟᱣ ᱚᱱᱠᱟ ᱫᱚ ᱚᱸᱰᱮ ᱞᱤᱧ ᱫᱩᱲᱩᱵ ᱟᱠᱟᱱᱟ ᱪᱮᱫ ᱞᱤᱧ ᱪᱤᱠᱟᱹᱭᱟ ᱦᱚᱞᱚᱝ ᱞᱤᱧ ᱜᱩᱸᱰᱟᱹᱭᱮᱫᱼᱟ ᱦᱚᱞᱚᱝ ᱛᱮ ᱮᱴᱟᱜ ᱜᱩᱞᱜᱩᱞᱟ ᱫᱚ ᱢᱟᱱᱮ ᱚᱴᱟᱠ ᱛᱮᱫᱚ ᱵᱟᱝᱟ ᱦᱚᱞᱚᱝ ᱛᱮ ᱱᱤᱱᱟᱹᱜ ᱞᱤᱧ ᱜᱩᱸᱰᱟᱹ ᱠᱟᱛᱮ ᱞᱤᱧ ᱫᱚᱦᱚ ᱟᱠᱟᱫᱼᱟ ᱟᱨ ᱟᱫᱷᱟ ᱱᱚᱰᱮ ᱜᱨᱟᱭᱤᱱᱰᱟᱨ ᱢᱮᱱᱟᱜᱼᱟ ᱱᱚᱣᱟ ᱫᱚ ᱟᱫᱣᱟ ᱪᱟᱣᱞᱮ ᱠᱟᱱᱟ ᱛᱚ ᱠᱚᱢ ᱠᱚᱢ ᱯᱮᱥᱟ ᱞᱮᱠᱷᱟᱡ ᱵᱮᱥ ᱤᱭᱟᱹᱜᱼᱟ ᱜᱩᱸᱰᱟᱹᱜᱼᱟ ᱢᱤᱫ ᱫᱷᱟᱣ ᱰᱷᱮᱨ ᱞᱮᱠᱷᱟᱡ ᱡᱟᱢᱚᱜᱼᱟ ᱚᱸᱰᱮ ᱵᱟᱭ ᱟᱹᱪᱩᱨᱚᱜᱼᱟ ᱴᱷᱤᱠ ᱥᱮ

ᱛᱚ ᱱᱚᱣᱟ ᱡᱟᱝ ᱚᱰᱚᱠᱚᱜᱼᱟ ᱛᱟᱯᱚᱨᱮ ᱱᱚᱣᱟ ᱫᱚ ᱯᱩᱨᱟᱹ ᱥᱤᱯᱤ ᱛᱮ ᱨᱟᱥᱟ ᱛᱮ ᱚᱰᱚᱠ ᱦᱩᱭᱩᱜᱼᱟ ᱨᱟᱥᱟ ᱥᱟᱞᱟᱜ ᱚᱱᱟ ᱦᱚᱞᱚᱝ ᱢᱮᱥᱟ ᱠᱟᱛᱮ ᱱᱟᱦᱟᱜ ᱟᱨ ᱜᱩᱲ ᱢᱮᱱᱟᱜ ᱠᱷᱟᱱ ᱜᱩᱲ ᱡᱩᱫᱤ ᱥᱤᱵᱤᱞ ᱵᱩᱡᱷᱟᱹᱜ ᱠᱟᱱ ᱜᱮᱭᱟ ᱠᱷᱟᱱᱴᱟᱲ ᱥᱤᱵᱤᱞ ᱞᱮᱠᱷᱟᱱ ᱫᱚ ᱜᱩᱲ ᱠᱚ ᱪᱤᱱᱤ ᱠᱚ ᱪᱮᱫ ᱦᱚᱸ ᱵᱟᱭ ᱫᱚᱨᱠᱟᱨᱚᱜᱼᱟ ᱟᱨ ᱡᱩᱫᱤ ᱠᱚᱢ ᱧᱚᱜ ᱵᱩᱡᱷᱟᱹᱜ ᱠᱟᱱ ᱠᱷᱟᱱ ᱫᱚ ᱱᱟᱥᱮᱱᱟᱜ ᱜᱩᱲ ᱠᱚ ᱪᱤᱱᱤ ᱠᱚ ᱟᱨ ᱡᱩᱫᱤ ᱟᱨ ᱠᱟᱹᱴᱤᱡ ᱴᱮᱥᱴ ᱵᱩᱡᱷᱟᱹᱣ ᱵᱟᱠᱷᱨᱟ ᱠᱷᱟᱱ ᱫᱚ ᱯᱟᱱ ᱢᱩᱦᱨᱤ ᱵᱮᱨᱮᱞᱟ ᱚᱱᱟ ᱯᱟᱱ ᱨᱮ ᱢᱮᱥᱟᱜ ᱫᱚ ᱵᱟᱝᱟ ᱵᱮᱨᱮᱞ ᱟᱜ ᱯᱟᱱ ᱢᱚᱨᱤ ᱧᱟᱢᱚᱜ ᱠᱟᱱᱟ ᱚᱱᱟ ᱢᱮᱥᱟᱜ ᱠᱷᱟᱱ ᱫᱚ ᱟᱹᱰᱤ ᱵᱷᱟᱹᱜᱤ ᱵᱩᱡᱷᱟᱹᱜᱼᱟ ᱛᱚ ᱯᱩᱨᱟᱹ ᱜᱨᱟᱭᱤᱱᱰᱤᱝ ᱦᱩᱭᱮᱱ ᱛᱮ ᱱᱚᱣᱟ ᱦᱚᱞᱚᱝ ᱠᱚ ᱚᱰᱚᱠ ᱦᱩᱭ ᱠᱟᱱᱟ ᱛᱟᱨᱯᱚᱨᱮ ᱫᱚ ᱥᱤᱵᱷᱚᱨ ᱛᱮ ᱥᱤᱵᱷ ᱦᱩᱭᱩᱜᱼᱟ ᱥᱤᱵᱷᱚᱨ ᱛᱮ ᱥᱤᱵᱷ ᱦᱩᱭᱩᱜᱼᱟ ᱪᱮᱫ ᱠᱚ ᱞᱟᱹᱭᱟ ᱦᱚᱸ ᱪᱟᱞᱟ ᱛᱮᱠᱚ ᱪᱟᱞᱟ ᱦᱩᱭᱩᱜᱼᱟ ᱵᱮᱥ ᱫᱷᱟᱨᱟ ᱮᱱᱠᱷᱟᱱ ᱫᱚ ᱚᱱᱟ ᱡᱟᱦᱟᱸ ᱢᱚᱴᱟ ᱢᱚᱴᱟ ᱫᱟᱱᱟ ᱵᱟᱭ ᱛᱟᱦᱮᱱᱟ ᱥᱮ ᱢᱟᱹᱨᱠᱷᱩ ᱢᱟᱹᱨᱠᱷᱩ ᱠᱚ ᱛᱟᱦᱮᱱᱟ ᱚᱱᱟ ᱟᱨ ᱫᱷᱟᱨᱟ ᱱᱚᱣᱟ ᱨᱮᱵᱚ ᱥᱟᱢᱵᱟᱣ ᱨᱩᱣᱟᱹᱲ ᱛᱮ ᱟᱫᱚ ᱜᱨᱟᱭᱤᱱᱰᱤᱝ ᱟᱨ ᱫᱷᱟᱨᱟ ᱵᱚ ᱪᱟᱞᱟᱭᱟ ᱤᱱᱟᱹ ᱠᱷᱟᱱ ᱫᱚ ᱡᱚᱛᱚ ᱪᱟᱵᱟᱜᱼᱟ ᱱᱚᱜᱼᱚ ᱱᱚᱝᱠᱟ ᱡᱟᱝ ᱠᱚᱢᱟ ᱚᱰᱚᱠ ᱪᱟᱵᱟᱭᱮᱱᱟ ᱱᱤᱛᱚᱜ ᱞᱟᱭᱤᱱ ᱵᱟᱹᱪᱩᱜ ᱠᱷᱟᱹᱛᱤᱨ ᱯᱷᱞᱟᱥ ᱞᱟᱭᱤᱴ ᱤᱧ ᱚᱱ ᱟᱠᱟᱫ ᱛᱤᱧ ᱧᱮᱞᱮᱜᱼᱟ ᱱᱚᱣᱟ ᱪᱮᱫ ᱪᱤᱠᱟᱹᱜ ᱠᱟᱱᱟ ᱥᱮ ᱱᱚᱝᱠᱟ ᱜᱷᱟᱱᱴᱟ ᱜᱷᱟᱱᱴᱟ ᱛᱮ ᱚᱱᱟ ᱞᱮᱯᱮᱡ ᱞᱮᱯᱮᱡ ᱦᱩᱭᱩᱜᱼᱟ ᱛᱟᱨᱯᱚᱨ ᱚᱱᱟ ᱨᱟᱥᱟ ᱛᱟᱦᱮᱱ ᱱᱟᱦᱟᱜ ᱚᱰᱚᱠ ᱦᱩᱭᱩᱜᱼᱟ ᱥᱮᱯᱟᱨᱮᱴ ᱦᱩᱭᱩᱜᱼᱟ ᱛᱟᱨᱯᱚᱨ ᱚᱱᱟ ᱨᱮᱦᱚᱸ ᱦᱚᱞᱚᱝ ᱱᱟᱦᱟᱜ ᱢᱮᱥᱟᱜᱼᱟ ᱟᱨ ᱱᱤᱛᱚᱜ ᱱᱚᱰᱮ ᱜᱷᱟᱱᱴᱟ ᱨᱟᱥᱟ ᱨᱮ ᱦᱚᱞᱚᱝ ᱟᱨ ᱯᱟᱱᱢᱚᱦᱚᱨᱤ ᱟᱨ ᱢᱤᱫᱴᱮᱡ ᱡᱤᱱᱤᱥᱚ ᱢᱮᱥᱟᱭ ᱠᱚ ᱢᱮᱱᱛᱮ ᱦᱤᱲᱤᱧ ᱞᱮᱫ ᱛᱟᱦᱮᱱᱟ ᱞᱟᱹᱞᱟᱹᱭ ᱚᱱᱟ ᱫᱚ ᱦᱩᱭᱩᱜ ᱠᱟᱱᱟ ᱥᱩᱡᱤ ᱟᱨ ᱚᱱᱟ ᱢᱮᱥᱟ ᱪᱟᱵᱟ ᱟᱠᱟᱱ ᱛᱮ ᱱᱤᱛᱚᱜ ᱜᱷᱟᱱᱴᱟᱜ ᱠᱟᱱᱟ ᱟᱨ ᱪᱤᱱᱤ ᱠᱚ ᱜᱩᱲ ᱠᱚᱢᱟ ᱪᱮᱫ ᱦᱚᱸ ᱵᱟᱭ ᱢᱮᱥᱟ ᱟᱠᱟᱱᱟ ᱪᱮᱫᱟᱜ ᱥᱮ ᱠᱷᱟᱱᱴᱟᱲ ᱥᱤᱵᱤᱞ ᱜᱮ ᱛᱟᱦᱮᱱ ᱛᱚ ᱚᱱᱟ ᱵᱮᱥ ᱫᱷᱟᱨᱟ ᱢᱮᱲᱟᱣ ᱠᱟᱛᱮᱫ ᱛᱟᱭᱱᱚᱢ ᱫᱚ ᱚᱱᱟ ᱫᱚ ᱵᱟᱹᱭ ᱵᱟᱹᱭ ᱛᱮ ᱜᱩᱞ ᱜᱩᱞᱟᱹ ᱞᱮᱠᱟ ᱯᱚᱠᱟᱣ ᱦᱩᱭᱩᱜᱼᱟ ᱱᱚᱛᱮ ᱨᱮ ᱥᱩᱱᱩᱢ ᱞᱚᱞᱚ ᱟᱠᱟᱱᱟ ᱛᱟᱯᱚᱨᱮ ᱱᱟᱦᱟᱜ ᱱᱚᱰᱮ ᱪᱟᱬᱟ ᱟᱸᱜᱩᱞ ᱜᱩᱞᱟᱹᱣ ᱞᱮᱠᱟ ᱥᱩᱱᱩᱢ ᱯᱩᱨᱟᱹ ᱯᱷᱩᱞ ᱞᱚᱞᱚ ᱫᱚᱨᱠᱟᱨ ᱯᱷᱟᱥᱴ ᱵᱟᱠᱷᱟᱡ ᱪᱮᱫᱟᱜ ᱥᱮ ᱞᱟᱛᱟᱨ ᱨᱮ ᱟᱸᱜᱚᱱᱟ ᱚᱠᱟ ᱞᱮᱠᱟ ᱚᱱᱠᱟ ᱞᱟᱴᱷᱟᱜᱼᱟ ᱱᱟᱦᱟᱜ ᱱᱚᱣᱟ ᱫᱚ ᱱᱟᱦᱟᱜ ᱴᱮᱥᱴ ᱵᱟᱠᱷᱨᱟ ᱱᱟᱜ ᱯᱚᱠᱟᱣ ᱟᱠᱟᱱᱟ ᱥᱟᱭᱤᱡᱽ ᱫᱚ ᱟᱯᱮ ᱯᱮ ᱡᱚᱢ ᱫᱟᱲᱮᱭᱟᱜᱼᱟ ᱦᱤᱥᱟᱹᱵᱽ ᱢᱚᱪᱟ ᱨᱮ ᱥᱟᱦᱟᱵ ᱞᱟᱜᱟᱜᱼᱟ ᱚᱱᱠᱟ ᱫᱚ ᱵᱟᱝᱟ ᱡᱮ ᱦᱩᱰᱤᱧ ᱦᱩᱰᱤᱧ ᱵᱮᱱᱟᱣ ᱫᱚ ᱥᱮ ᱥᱟᱭᱤᱡᱽ ᱫᱚ ᱛᱤᱱᱟᱹᱜ ᱥᱮᱬᱟ ᱚᱱᱠᱟ ᱫᱚ ᱪᱮᱫ ᱦᱚᱸ ᱵᱟᱹᱪᱩᱜ ᱟᱱᱟ ᱥᱟᱭᱤᱡᱽ ᱨᱮᱱᱟᱜ ᱫᱚ ᱦᱟᱛᱨᱮ ᱠᱚᱞᱮ ᱵᱷᱚᱞᱩᱢ ᱦᱟᱛᱨᱮ ᱵᱚᱞᱚᱝ ᱛᱤ ᱨᱮ ᱵᱮᱥ ᱛᱤ ᱛᱮ ᱵᱮᱥ ᱧᱩᱨᱩᱜᱼᱟ ᱠᱤᱱᱛᱩ ᱛᱤ ᱛᱮ ᱞᱚᱴᱚ ᱯᱚᱴᱚ ᱠᱷᱟᱹᱛᱤᱨ ᱚᱱᱟ ᱠᱷᱟᱹᱛᱤᱨ ᱛᱤ ᱛᱮ ᱵᱟᱞᱤᱧ ᱧᱩᱨᱮᱜᱼᱟ ᱥᱯᱩᱱ ᱛᱮᱜᱮᱞᱤᱧ ᱧᱩᱨᱮᱜᱼᱟ ᱪᱟᱢᱚᱪ ᱛᱮ ᱮᱯᱚᱨᱮ ᱜᱮᱥ ᱟᱪᱷᱮ

ᱯᱷᱟᱭᱱᱟᱞᱤ ᱱᱚᱜᱼᱚ ᱱᱚᱝᱠᱟ ᱧᱮᱞᱚᱜ ᱠᱟᱱᱟ ᱜᱩᱞᱜᱩᱞᱟᱹ ᱛᱟᱵᱚᱱ ᱪᱮᱫ ᱜᱩᱞᱜᱩᱞᱟᱹ ᱢᱟᱥᱮ ᱠᱷᱟᱱᱴᱟᱲ ᱜᱩᱞᱜᱩᱞᱟᱹ ᱯᱩᱨᱟᱹ ᱱᱚᱨᱚᱢ ᱜᱮᱭᱟ ᱧᱮᱞ ᱯᱮ ᱯᱩᱨᱟᱹ ᱱᱚᱨᱚᱢ ᱡᱚᱛᱚ ᱜᱮ ᱟᱨ ᱵᱷᱤᱛᱤᱨ ᱵᱚᱱ ᱧᱮᱞᱟ ᱪᱮᱫ ᱞᱮᱠᱟ ᱧᱮᱞᱚᱜ ᱠᱟᱱᱟ ᱠᱷᱟᱱᱴᱟᱲ ᱜᱮᱭᱟ ᱠᱟᱹᱴᱤᱡ ᱢᱮᱱᱟᱜ ᱧᱚᱜ ᱜᱮᱭᱟ ᱠᱷᱟᱱᱴᱟᱲ ᱵᱟᱠᱷᱨᱟ ᱫᱚ ᱠᱷᱟᱱᱴᱟᱲ ᱜᱩᱞ ᱜᱩᱞ ᱟᱠᱟᱱᱟ ᱛᱚ ᱡᱚᱢ ᱠᱟᱛᱮ ᱵᱚᱱ ᱧᱮᱞ ᱞᱮᱜᱮ ᱪᱮᱫ ᱞᱮᱠᱟ ᱵᱩᱡᱷᱟᱹᱜ ᱠᱟᱱᱟ ᱟᱹᱰᱤ ᱵᱷᱟᱜᱮ ᱵᱩᱡᱷᱟᱹᱜ ᱠᱟᱱᱟ ᱟᱹᱰᱤ ᱴᱮᱥᱴᱤ ᱜᱮ ᱠᱷᱟᱱᱴᱟᱲ ᱥᱤᱵᱤᱞ ᱜᱮ ᱛᱟᱦᱮᱸᱫ ᱛᱚ ᱢᱚᱡᱟ ᱧᱚᱜ ᱵᱩᱡᱷᱟᱹᱜ ᱠᱟᱱᱟ ᱛᱟᱦᱚᱞᱮ ᱜᱩᱲ ᱠᱚ ᱪᱤᱱᱤ ᱠᱚ ᱞᱟᱜᱟᱣ ᱵᱟᱭ ᱫᱚᱨᱠᱟᱨ ᱞᱮᱱᱟ ᱵᱟᱠᱷᱟᱡ ᱢᱤᱫᱴᱤᱡ ᱢᱤᱫᱴᱤᱡ ᱵᱟᱭ ᱫᱚᱨᱠᱟᱨᱚᱜᱼᱟ